ᱪᱮᱫ ᱦᱚᱸ ᱟᱞᱚᱢ ᱢᱚᱱᱮᱭᱟ ᱱᱮᱵᱷᱟᱨ ᱢᱟᱭᱤᱱᱰ ᱪᱮᱫ ᱦᱚᱸ ᱟᱞᱚᱢ ᱢᱚᱱᱮᱭᱟ ᱱᱮᱵᱷᱟᱨ ᱢᱟᱭᱤᱱᱰ ᱟᱢ ᱪᱮᱫ ᱞᱟᱹᱭ ᱥᱟᱱᱟᱭᱮᱫ ᱢᱮᱭᱟ ᱦᱚᱣᱟᱴ ᱰᱩ ᱭᱩ ᱢᱤᱱ ᱟᱢ ᱪᱮᱫ ᱞᱟᱹᱭ ᱥᱟᱱᱟᱭᱮᱫ ᱢᱮᱭᱟ ᱦᱚᱣᱟᱴ ᱰᱩ ᱭᱩ ᱢᱤᱱ ᱤᱧ ᱧᱮᱞ ᱦᱚᱪᱚᱣᱟᱹᱧ ᱢᱮ ᱞᱮᱴ ᱢᱤ ᱥᱤ ᱤᱧ ᱧᱮᱞ ᱦᱚᱪᱚᱣᱟᱹᱧ ᱢᱮ ᱞᱮᱴ ᱢᱤ ᱥᱤ ᱟᱢᱮᱢ ᱦᱤᱡᱩᱜ ᱠᱟᱱᱟ ᱟᱨ ᱤᱭᱩ ᱠᱟᱢᱤᱝ ᱟᱢᱮᱢ ᱦᱤᱡᱩᱜ ᱠᱟᱱᱟ ᱟᱨ ᱤᱭᱩ ᱠᱟᱢᱤᱝ ᱟᱢ ᱪᱮᱫ ᱮᱢ ᱠᱷᱚᱡᱚᱜ ᱠᱟᱱᱟ ᱦᱚᱣᱟᱴ ᱰᱩ ᱤᱭᱩ ᱚᱣᱟᱱᱴ ᱟᱢ ᱪᱮᱫ ᱮᱢ ᱠᱷᱚᱡᱚᱜ ᱠᱟᱱᱟ

ᱦᱟᱨ, ᱠᱚᱲᱟ ᱜᱤᱫᱽᱨᱟᱹ ᱥᱟᱞᱟᱜ ᱵᱟᱢ ᱨᱚᱲ ᱠᱷᱟᱱ ᱫᱚ ᱦᱤᱢ, ᱠᱩᱲᱤ ᱜᱤᱫᱽᱨᱟᱹ ᱥᱟᱞᱟᱜ ᱠᱷᱟᱱ ᱫᱚ ᱦᱟᱨ, ᱰᱳᱱᱴ ᱴᱚᱠ ᱴᱩ ᱦᱤᱢ ᱟᱨᱵᱟᱝ ᱦᱟᱨ᱾ ᱚᱸᱰᱮ ᱫᱚ ᱚᱠᱚᱭ? ᱦᱩ ᱤᱡᱽ ᱫᱮᱭᱟᱨ ᱟᱨᱵᱟᱝ ᱠᱷᱟᱱ ᱦᱩ ᱤᱡᱽ ᱫᱮᱭᱟᱨ? ᱚᱸᱰᱮ ᱫᱚ ᱚᱠᱚᱭ? ᱦᱩ ᱤᱡᱽ ᱫᱮᱭᱟᱨ ᱵᱟᱝ ᱠᱷᱟᱱ ᱦᱩ ᱤᱡᱽ ᱫᱮᱭᱟᱨ? ᱪᱮᱫᱟᱜ ᱮᱢ ᱠᱩᱠᱞᱤ ᱠᱟᱱᱟ? ᱦᱣᱟᱭ ᱰᱩ ᱤᱭᱩ ᱟᱥᱠ?

ᱡᱟᱦᱟᱸᱭ ᱜᱮ ᱵᱷᱮᱡᱟ ᱠᱚᱢ ᱥᱮᱱᱰ ᱥᱟᱢᱣᱟᱱ ᱡᱟᱦᱟᱸᱭ ᱜᱮ ᱵᱷᱮᱡᱟ ᱠᱚᱢ ᱥᱮᱱᱰ ᱥᱟᱢᱣᱟᱱ ᱚᱠᱛᱚ ᱱᱟᱹᱯᱤᱛ ᱦᱤᱡᱩᱜ ᱢᱮ ᱠᱟᱢ ᱚᱱ ᱴᱟᱭᱤᱢ ᱚᱠᱛᱚ ᱱᱟᱹᱯᱤᱛ ᱦᱤᱡᱩᱜ ᱢᱮ ᱠᱟᱢ ᱚᱱ ᱴᱟᱭᱤᱢ ᱤᱧ ᱵᱟᱹᱧ ᱵᱚᱛᱚᱨᱚᱜ ᱠᱟᱱᱟ ᱟᱭ ᱮᱢ ᱱᱚᱴ ᱮᱯᱷᱨᱮᱰ ᱤᱧ ᱵᱟᱹᱧ ᱵᱚᱛᱚᱨᱚᱜ ᱠᱟᱱᱟ ᱟᱭ ᱮᱢ ᱱᱚᱴ ᱮᱯᱷᱨᱮᱰ ᱤᱧᱟᱹᱜ ᱠᱟᱛᱷᱟ ᱟᱸᱡᱚᱢ ᱢᱮ ᱞᱤᱥᱤᱱ ᱴᱩ ᱢᱤ ᱤᱧᱟᱹᱜ ᱠᱟᱛᱷᱟ ᱟᱸᱡᱚᱢ ᱢᱮ ᱞᱤᱥᱤᱱ ᱴᱩ ᱢᱤ ᱩᱱᱤ ᱟᱞᱚᱢ ᱪᱟᱞᱟᱣ ᱦᱚᱪᱚ ᱟᱭᱟ ᱰᱳᱱᱴ ᱞᱮᱴ ᱦᱤᱢ ᱜᱳ ᱚᱨ ᱰᱳᱱᱴ ᱞᱮᱴ ᱦᱟᱨ ᱜᱳ ᱠᱚᱲᱟ ᱜᱤᱫᱽᱨᱟᱹ ᱵᱟᱢ ᱪᱟᱞᱟᱣ ᱦᱚᱪᱚᱭᱮ ᱠᱷᱟᱱ ᱫᱚ ᱢᱮᱛᱟᱭᱟᱢ ᱰᱳᱱᱴ ᱞᱮᱴ ᱦᱤᱢ ᱜᱳ ᱟᱨ ᱠᱩᱲᱤ ᱜᱤᱫᱽᱨᱟᱹ ᱵᱟᱢ ᱪᱟᱞᱟᱣ ᱦᱚᱪᱚᱭᱮ ᱠᱷᱟᱱ ᱢᱮᱛᱟᱭᱟᱢ ᱰᱳᱱᱴ ᱞᱮᱴ ᱦᱟᱨ ᱜᱳ